ᱥᱳ ᱦᱮ ᱜᱟᱭᱤᱥ ᱥᱟᱱᱟᱢ ᱠᱚ ᱥᱟᱹᱜᱩᱱ ᱫᱟᱨᱟᱢ ᱢᱮᱱᱟᱜᱼᱟ ᱤᱧᱟᱹᱜ ᱯᱷᱟᱥᱴ ᱵᱞᱚᱜ ᱨᱮ ᱛᱚ ᱛᱮᱦᱮᱧ ᱫᱚ ᱤᱧ ᱟᱹᱞᱩ ᱠᱚᱧ ᱜᱮᱫ ᱠᱮᱫᱟ ᱛᱚ ᱵᱷᱤᱱᱰᱤ ᱵᱷᱟᱡᱟ ᱠᱮᱫ ᱛᱟᱹᱞᱤᱧᱟ ᱟᱨ ᱵᱷᱟᱡᱟ ᱠᱟᱛᱮᱫ ᱵᱟᱵᱟ ᱠᱷᱟᱹᱡᱟᱹᱲᱤᱧ ᱡᱚᱢ ᱦᱚᱪᱚ ᱠᱮᱫᱮᱭᱟ ᱡᱚᱢ ᱦᱚᱪᱚ ᱠᱟᱛᱮᱫ ᱱᱤᱛᱚᱜ ᱫᱚ ᱤᱧ ᱱᱚᱜᱼᱚᱭ ᱧᱮᱞ ᱫᱟᱯᱮ ᱵᱟᱥᱠᱮ ᱫᱟᱠᱟ ᱟᱨ ᱱᱚᱸᱰᱮ ᱦᱮᱱᱟᱜ ᱟᱠᱟᱫ ᱛᱤᱧᱟᱹ ᱴᱚᱢᱮᱴᱳ ᱥᱤᱯᱤ ᱟᱨ ᱟᱹᱞᱩ ᱵᱷᱟᱡᱟ ᱟᱨ ᱱᱚᱛᱮ ᱥᱩᱢᱤᱛᱨᱟ ᱱᱚᱜᱼᱚᱭ ᱯᱮ ᱧᱮᱞᱮ ᱠᱟᱱᱟ ᱫᱩᱲᱩᱵ ᱠᱟᱱᱟᱭ ᱵᱟᱨᱭᱟ ᱜᱟᱱ ᱩᱞᱮ ᱜᱚᱫ ᱟᱹᱜᱩ ᱠᱟᱫᱟ ᱟᱨᱮ ᱡᱚᱢᱫᱟ ᱵᱩᱞᱩᱝ ᱢᱟᱹᱨᱤᱪ ᱢᱟᱠᱷᱟᱣ ᱠᱟᱛᱮᱫ ᱠᱟᱹᱴᱤᱡ ᱠᱟᱹᱴᱤᱡ ᱮᱠᱷᱚᱱᱚ ᱟᱹᱴᱷᱤ ᱢᱚᱡᱽ ᱛᱮ ᱵᱟᱝ ᱠᱮᱴᱮᱡ ᱠᱟᱱᱟ ᱵᱟᱝ ᱦᱟᱨᱟᱣ ᱠᱟᱱᱟ ᱤᱱᱠᱟ ᱛᱮᱜᱮ ᱡᱚᱢᱫᱟ ᱛᱚ ᱯᱷᱚᱴᱟᱯᱷᱚᱴ ᱪᱚᱞᱚ ᱫᱟᱠᱟ ᱡᱚᱢ ᱦᱩᱭ ᱞᱮᱱᱜᱮ ᱫᱤᱭᱮ

ᱥᱤᱛᱩᱝ ᱥᱤᱛᱩᱝ ᱚᱸᱰᱮ ᱨᱟᱪᱟ ᱨᱮᱢ ᱛᱟᱥᱮ ᱠᱟᱜᱼᱟ ᱛᱷᱚᱲᱟ ᱟᱨ ᱤᱧ ᱫᱚ ᱢᱟᱜ ᱤᱧ ᱢᱟᱜ ᱞᱮᱜᱮ ᱟᱨ ᱢᱟᱜ ᱫᱚ ᱱᱚᱰᱮ ᱞᱟᱜᱟᱣ ᱦᱩᱭᱩᱜᱼᱟ ᱦᱟᱸᱜ ᱚᱱᱟ ᱥᱩᱠᱨᱤ ᱜᱚᱲᱟ ᱨᱮ ᱫᱟᱯᱟᱞ ᱦᱩᱭᱩᱜᱼᱟ ᱧᱮᱞ ᱞᱮᱜᱤᱧ ᱴᱟᱹᱞᱤ ᱞᱟᱜᱟᱣ ᱦᱩᱭᱩᱜᱼᱟ ᱥᱮ ᱵᱩᱥᱩᱵ ᱞᱟᱫᱮᱭ ᱦᱩᱭᱩᱜᱼᱟ ᱦᱟᱸᱜ ᱯᱚᱨᱮᱛᱮ ᱪᱤᱱᱛᱟᱹ ᱵᱷᱟᱵᱽᱱᱟ ᱠᱟᱛᱮ ᱱᱤᱭᱟᱹ ᱠᱚᱫᱚ ᱦᱟᱸᱜ ᱛᱷᱚᱲᱟ ᱛᱷᱩᱲᱤ ᱜᱮ ᱢᱟᱫ ᱢᱮᱱᱟᱜ ᱟᱠᱟᱫᱟ ᱟᱨᱦᱚᱸ ᱡᱟᱹᱞᱤᱭᱟᱜ ᱜᱮ ᱡᱟᱹᱥᱛᱤ ᱢᱮᱱᱟᱜ ᱟᱠᱟᱫᱟ ᱱᱮᱥ ᱥᱟᱜᱮᱱ ᱵᱟᱲᱟ ᱟᱠᱟᱱᱟ ᱤᱱᱟᱹ ᱠᱚᱜᱮ ᱡᱟᱹᱥᱛᱤ ᱛᱚ ᱵᱤᱞᱤ ᱢᱟᱫ ᱫᱚ ᱵᱟᱹᱱᱩᱜᱼᱟ ᱧᱮᱞ ᱞᱮᱜᱤᱧ ᱚᱠᱟᱴᱟᱜ ᱵᱤᱞᱤ ᱟᱠᱟᱱᱟ ᱦᱟᱞᱠᱟ ᱚᱱᱠᱟ ᱟᱹᱰᱤ ᱵᱤᱞᱤᱭᱟᱜ ᱫᱚ ᱢᱟᱫ ᱵᱟᱹᱱᱩᱜ ᱟᱠᱟᱫᱟ ᱛᱚ ᱱᱚᱜᱼᱚ ᱱᱟᱴᱟᱜ ᱤᱧ ᱢᱟᱜᱟ ᱱᱤᱭᱟᱹᱴᱟᱜ ᱢᱤᱫᱴᱮᱱ ᱟᱨ ᱚᱱᱟ ᱜᱟᱡᱟᱲ ᱨᱮ ᱟᱹᱰᱤ ᱜᱟᱡᱟᱲ ᱨᱮ ᱦᱮᱱᱟᱜ ᱟᱠᱟᱫᱟ ᱦᱟᱸᱜ ᱪᱤᱠᱟᱹᱧ ᱛᱩᱫᱟ ᱮᱥᱠᱟᱨ ᱛᱮ

ᱛᱚ ᱜᱟᱭᱤᱥ ᱯᱩᱱᱭᱟ ᱢᱟᱫ ᱤᱧ ᱢᱟᱜ ᱠᱮᱫᱟ ᱤᱱᱟᱹ ᱛᱮᱜᱮ ᱤᱧᱟᱹᱜ ᱦᱟᱞᱚᱛ ᱠᱷᱟᱨᱟᱯ ᱪᱟᱵᱟᱭᱮᱱ ᱛᱤᱧᱟᱹ ᱱᱤᱝᱠᱟ ᱥᱤᱛᱩᱝ ᱠᱟᱱᱟ ᱛᱤᱦᱤᱧ ᱜᱟᱯᱟ ᱠᱷᱚᱡ ᱛᱟᱦᱚᱞᱮ ᱪᱟᱹᱛ ᱵᱟᱹᱭᱥᱟᱹᱠᱷ ᱪᱮᱫ ᱞᱮᱠᱟ ᱥᱤᱛᱩᱝᱟ ᱦᱟᱸᱜ ᱛᱚ ᱱᱚᱜᱼᱚ ᱱᱟ ᱠᱚ ᱢᱟᱫ ᱚᱱᱟ ᱠᱚᱧ ᱢᱟᱜ ᱠᱮᱫᱟ ᱵᱟᱨᱭᱟ ᱫᱚ ᱠᱟᱹᱴᱤᱡᱟᱜ ᱟᱨ ᱯᱮᱭᱟ ᱞᱟᱹᱴᱩᱣᱟᱜ ᱦᱮᱱᱟᱜ ᱠᱟᱫᱟ ᱢᱚᱬᱮ ᱜᱚᱴᱮᱡ ᱤᱧ ᱢᱟᱜ ᱠᱟᱫᱟ

Bakit? Bakit ba ang tingin? ᱱᱚᱝᱠᱟ ᱢᱚᱴᱟᱣ ᱠᱟᱱᱟ ᱯᱮᱸᱭᱟᱡᱽ ᱱᱚᱜᱼᱚᱭ ᱱᱚᱝᱠᱟ ᱢᱚᱴᱟᱣ ᱠᱟᱱᱟ ᱧᱮᱞ ᱫᱟᱲᱮᱭᱟᱜ ᱠᱟᱱᱟ ᱯᱮ ᱪᱮᱫ ᱞᱮᱠᱟ ᱥᱟᱭᱤᱡᱽ ᱦᱩᱭ ᱠᱟᱱᱟ ᱛᱚ ᱱᱚᱝᱠᱟ ᱜᱮ ᱟᱨ ᱱᱤᱭᱟᱹ ᱠᱷᱚᱡ ᱛᱷᱚᱲᱟ ᱠᱟᱹᱴᱤᱡ ᱠᱟᱹᱴᱤᱡ ᱟᱜ ᱢᱮᱱᱟᱜ ᱠᱟᱜ ᱜᱮᱭᱟ ᱛᱚ ᱢᱮᱥᱟᱞ ᱛᱮ ᱠᱟᱹᱴᱤᱡ ᱞᱟᱹᱴᱩ ᱥᱟᱱᱟᱢ ᱞᱮᱠᱟᱱᱟᱜ ᱜᱮ ᱢᱮᱱᱟᱜ ᱠᱟᱫᱟ ᱛᱚ ᱱᱚᱝᱠᱟ ᱜᱮ ᱡᱩᱫᱤ ᱦᱩᱭ ᱠᱟᱱ ᱠᱷᱟᱡ ᱢᱤᱫ ᱵᱚᱪᱷᱚᱨ ᱫᱚ ᱟᱨᱟᱢ ᱥᱮ ᱵᱟᱝ ᱪᱟᱞᱟᱜᱼᱟ ᱱᱚᱜᱼᱚᱭ ᱱᱚᱝᱠᱟᱭ ᱛᱩᱫ ᱮᱫ ᱠᱟᱱ ᱛᱟᱹᱞᱤᱧᱟ ᱡᱤᱠᱤ ᱡᱤᱠᱤ ᱛᱮ ᱱᱚᱝᱠᱟ ᱢᱚᱴᱟᱣ ᱠᱟᱱᱟ ᱱᱚᱜᱼᱚᱭ ᱵᱟᱝ ᱛᱩᱫᱩᱜ ᱠᱟᱱᱟ ᱚᱱᱟ ᱠᱚᱨᱮ ᱯᱩᱱ ᱵᱚᱥ ᱛᱟᱦᱮᱱ ᱛᱟᱞᱮᱭᱟ ᱚᱱᱟ ᱡᱟᱭᱜᱟ ᱨᱮᱜᱮ ᱛᱚ ᱪᱚᱞᱚ ᱫᱟᱜ ᱦᱤᱡᱩᱜ ᱠᱟᱱᱟ ᱫᱟᱹᱲ ᱞᱟᱹᱜᱤᱫ ᱞᱮ ᱱᱤᱛᱚᱜ ᱫᱚ ᱫᱟᱜ ᱦᱤᱡᱩᱜ ᱠᱟᱱᱟ